ᱟᱵᱚ ᱦᱚᱲ ᱦᱚᱯᱚᱱ ᱡᱚᱛᱚ ᱦᱚᱲ ᱜᱮ ᱢᱟᱲᱟᱝ ᱥᱮᱫ ᱥᱮᱱᱚᱜ ᱥᱟᱱᱟ ᱵᱚᱱᱟ ᱥᱚᱯᱷᱚᱞᱛᱟ ᱧᱟᱢ ᱥᱟᱱᱟ ᱵᱚᱱᱟ ᱤᱠᱷᱟᱹᱱ ᱧᱮᱞᱚᱜᱼᱟ ᱛᱤᱱᱟᱹᱜ ᱜᱟᱱ ᱦᱚᱲ ᱫᱚ ᱥᱚᱯᱷᱚᱞᱛᱟ ᱵᱚ ᱧᱟᱢᱟ ᱛᱤᱱᱟᱹᱜ ᱜᱟᱱ ᱦᱚᱲ ᱫᱚ ᱵᱟᱝ ᱵᱚ ᱧᱟᱢ ᱫᱟᱲᱮᱭᱟᱜᱼᱟ ᱛᱚᱵᱮ ᱱᱚᱜᱼᱚ ᱱᱟ ᱥᱚᱯᱷᱚᱞᱛᱟ ᱧᱟᱢ ᱨᱮᱭᱟᱜ ᱛᱤᱱᱟᱹᱜ ᱜᱟᱱ ᱩᱯᱟᱭ ᱢᱮᱱᱟᱜᱼᱟ ᱚᱱᱟ ᱩᱯᱟᱭ ᱜᱮ ᱪᱮᱫ ᱪᱮᱫ ᱩᱯᱟᱭ ᱵᱚ ᱚᱵᱚᱞᱚᱢᱵᱚᱱ ᱞᱮᱠᱷᱟᱱ ᱟᱵᱚ ᱥᱚᱯᱷᱚᱞᱚᱛᱟ ᱵᱚ ᱧᱟᱢ ᱫᱟᱲᱮᱭᱟᱜᱼᱟ ᱱᱚᱜᱼᱚ ᱱᱚᱣᱟ ᱠᱚ ᱤᱫᱤ ᱠᱟᱛᱮ ᱜᱮ ᱛᱮᱦᱮᱧᱟᱜ ᱜᱟᱞᱢᱟᱨᱟᱣ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱥᱟᱱᱟᱢ ᱠᱚᱜᱮ ᱟᱛᱟᱝ ᱫᱟᱨᱟᱢ ᱥᱟᱱᱟᱢ ᱠᱚᱜᱮ ᱡᱚᱦᱟᱨ ᱟᱵᱚ ᱟᱵᱚᱣᱟᱜ ᱡᱤᱵᱚᱱ ᱢᱤᱫᱴᱟᱝ ᱯᱟᱦᱟᱪᱚ ᱞᱮᱠᱟ ᱱᱚᱣᱟ ᱯᱟᱦᱟᱪᱚ ᱪᱮᱛᱟᱱ ᱛᱮ ᱡᱟᱦᱟᱸᱭ ᱛᱤᱱᱟᱹᱜ ᱵᱚ ᱨᱟᱠᱟᱵ ᱫᱟᱲᱮᱭᱟᱜᱼᱟ ᱟᱵᱚᱣᱟᱜ ᱥᱟᱠᱥᱮᱥ ᱩᱱᱟᱹᱜ ᱜᱮᱵᱚ ᱧᱟᱢ ᱫᱟᱲᱮᱭᱟᱜᱼᱟ ᱛᱚᱵᱮ ᱯᱟᱦᱟᱪ ᱞᱟᱛᱟᱨ ᱨᱮ ᱦᱚᱲ ᱵᱚ ᱠᱚᱭᱚᱜ ᱠᱟᱠᱚ ᱠᱷᱟᱱ ᱟᱵᱚ ᱫᱚ ᱠᱚᱭᱚᱜ ᱟᱠᱟ ᱨᱮᱜᱮ ᱵᱚ ᱛᱟᱦᱮᱱᱟ ᱚᱱᱟᱛᱮ ᱡᱟᱦᱟᱱᱟᱜ ᱵᱚ ᱠᱟᱹᱢᱤᱭᱟ ᱟᱵᱚ ᱠᱟᱹᱢᱤ ᱞᱟᱹᱜᱤᱫ ᱟᱜᱚ ᱵᱷᱚᱨᱚ ᱠᱟᱛᱮ ᱵᱚ ᱠᱟᱹᱢᱤ ᱢᱟ ᱮᱱᱠᱷᱟᱱ ᱟᱵᱚᱣᱟᱜ ᱥᱟᱠᱥᱮᱥ ᱧᱟᱢ ᱫᱟᱲᱮᱭᱟᱜᱼᱟ ᱫᱩᱭ ᱨᱮ ᱟᱵᱚ ᱥᱚᱢᱚᱭ ᱟᱞᱚ ᱵᱚ ᱛᱟᱺᱜᱤ ᱢᱟ ᱥᱚᱢᱚᱭ ᱛᱟᱺᱜᱤ ᱠᱟᱛᱮ ᱫᱚ ᱵᱟᱭ ᱜᱟᱱᱚᱜᱼᱟ ᱥᱚᱢᱚᱭ ᱵᱟᱭ ᱛᱟᱺᱜᱤᱭᱟ ᱚᱱᱟ ᱤᱫᱤ ᱠᱟᱛᱮ ᱥᱚᱢᱚᱭ ᱚᱱᱩᱥᱟᱨᱮ ᱥᱚᱢᱚᱭ ᱥᱟᱞᱟᱜ ᱛᱟᱲᱟᱢ ᱞᱟᱹᱜᱤᱫ ᱵᱚ ᱪᱮᱥᱴᱟᱭ ᱢᱟ ᱮᱱᱠᱷᱟᱱ ᱚᱱᱟ ᱠᱟᱹᱢᱤ ᱨᱮ ᱡᱟᱦᱟᱸ ᱟᱵᱚ ᱠᱟᱹᱢᱤ ᱵᱚ ᱪᱮᱥᱴᱟ ᱟᱠᱟᱫᱼᱟ ᱚᱱᱟ ᱠᱟᱹᱢᱤ ᱨᱮ ᱵᱚ ᱥᱮᱱ ᱫᱟᱲᱮᱭᱟᱜᱼᱟ ᱚᱱᱟ ᱠᱟᱹᱢᱤ ᱵᱚ ᱦᱟᱥᱚᱞ ᱫᱟᱲᱮᱭᱟᱜᱼᱟ ᱛᱤᱱ ᱨᱮ ᱟᱵᱚ ᱚᱱᱟ ᱠᱟᱹᱢᱤ ᱨᱮ ᱪᱮᱫ ᱵᱚ ᱪᱮᱠᱟᱭᱟ ᱪᱮᱫ ᱫᱚ ᱵᱟᱵᱚ ᱪᱮᱠᱟᱭᱟ ᱚᱱᱟ ᱱᱤᱡᱮ ᱜᱮ ᱚᱠᱟ ᱞᱮᱠᱟᱧ ᱠᱚᱨᱟᱣ ᱞᱮᱠᱷᱟᱱ ᱠᱟᱹᱢᱤᱧ ᱦᱟᱥᱚᱞᱟ ᱚᱱᱟ ᱨᱮᱭᱟᱜ ᱵᱚ ᱪᱤᱱᱛᱟᱭᱟ ᱡᱚᱫᱤ ᱚᱱᱟ ᱠᱟᱹᱢᱤ ᱯᱨᱚᱛᱤ ᱟᱵᱚ ᱤᱪᱪᱷᱟ ᱫᱚᱦᱚ ᱠᱟᱛᱮ ᱪᱮᱫ ᱵᱚ ᱪᱮᱠᱟᱭᱟ ᱪᱮᱫ ᱫᱚ ᱵᱟᱵᱚ ᱪᱮᱠᱟᱭᱟ ᱚᱱᱟ ᱨᱮᱭᱟᱜ ᱪᱤᱱᱛᱟᱢ ᱫᱚᱦᱚᱭᱟ ᱮᱱᱠᱷᱟᱱ ᱱᱤᱦᱟᱹᱛᱤ ᱚᱱᱟ ᱠᱟᱹᱢᱤ ᱢᱤᱫ ᱫᱤᱱ ᱵᱟᱝ ᱢᱤᱫ ᱫᱤᱱ ᱦᱟᱥᱚᱞᱚᱜᱼᱟ ᱚᱱᱠᱟ ᱜᱮ ᱠᱟᱹᱢᱤ ᱪᱮᱛᱟᱱ ᱨᱮ ᱵᱤᱥᱛᱤ ᱚᱥᱛᱚ ᱵᱮᱥᱛᱚ ᱵᱟᱵᱚ ᱠᱟᱹᱢᱤᱭᱟ ᱵᱟᱵᱚ ᱵᱮᱥᱛᱚ ᱵᱤᱵᱨᱚᱛᱚᱜᱼᱟ ᱠᱟᱹᱢᱤ ᱞᱚᱜᱚᱱ ᱪᱟᱵᱟᱜ ᱢᱟ ᱢᱮᱱᱛᱮ ᱞᱚᱜᱚᱱ ᱥᱚᱯᱷᱚᱞᱚᱛᱟ ᱧᱟᱢ ᱢᱟ ᱢᱮᱱᱛᱮ ᱡᱩᱫᱤ ᱚᱥᱛᱚ ᱵᱮᱥᱛᱚ ᱠᱟᱛᱮ ᱵᱚ ᱠᱟᱹᱢᱤᱭᱟ ᱚᱱᱠᱷᱟᱱ ᱠᱟᱹᱢᱤ ᱦᱩᱭ ᱛᱚ ᱚᱱᱟ ᱵᱷᱩᱞ ᱦᱩᱭ ᱫᱟᱲᱮᱭᱟᱜᱼᱟ ᱪᱟᱨ ᱨᱮ ᱡᱩᱫᱤ ᱠᱟᱹᱢᱤ ᱨᱮᱭᱟᱜ ᱟᱵᱚ ᱚᱥᱩᱵᱤᱫᱷᱟ ᱵᱚ ᱵᱩᱡᱷᱟᱹᱣᱮᱫᱼᱟ ᱮᱱᱠᱷᱟᱱ ᱟᱵᱚᱨᱮᱱ ᱟᱭᱳᱼᱵᱟᱵᱟ ᱵᱷᱟᱹᱭ ᱵᱚᱭᱦᱟ ᱠᱚ ᱟᱠᱚᱣᱟᱜ ᱯᱚᱨᱟᱢᱚᱨᱥᱚ ᱵᱚ ᱤᱫᱤᱭᱟ ᱟᱠᱚ ᱵᱚ ᱠᱩᱞᱤ ᱫᱟᱲᱮᱭᱟᱠᱚᱣᱟ ᱱᱚᱣᱟ ᱠᱟᱹᱢᱤ ᱞᱟᱹᱜᱤᱫ ᱪᱮᱫ ᱠᱚ ᱩᱯᱟᱭ ᱦᱩᱭᱩᱜᱼᱟ ᱩᱱᱠᱩ ᱦᱚᱸ ᱟᱵᱚᱨᱮᱱ ᱫᱟᱲᱮ ᱞᱮᱠᱟ ᱛᱮᱠᱚ ᱛᱤᱸᱜᱩ ᱠᱮᱴᱮᱡ ᱫᱟᱲᱮᱭᱟᱵᱚᱱᱟ ᱡᱟᱦᱟᱱᱟᱜ ᱵᱚ ᱠᱟᱹᱢᱤᱭᱮᱫᱼᱟ ᱚᱱᱟ ᱪᱮᱛᱟᱱ ᱨᱮ ᱟᱠᱚ ᱡᱚᱛᱚᱣᱟᱜ ᱠᱟᱛᱷᱟ ᱵᱚ ᱞᱟᱹᱭ ᱟᱠᱚ ᱠᱷᱟᱱ ᱩᱱᱠᱩ ᱟᱵᱚ ᱦᱚᱨ ᱠᱚ ᱩᱫᱩᱜ ᱫᱟᱲᱮᱭᱟᱵᱚᱱᱟ ᱪᱟᱨ ᱨᱮ ᱟᱵᱚ ᱮᱴᱟᱜ ᱦᱚᱲ ᱯᱨᱚᱛᱤ ᱵᱟᱵᱚ ᱦᱤᱥᱟᱹᱜᱼᱟ ᱟᱵᱚ ᱟᱨ ᱢᱤᱫ ᱦᱚᱲ ᱪᱮᱫ ᱮ ᱠᱟᱹᱢᱤᱭᱮᱫᱼᱟ ᱪᱮᱫ ᱵᱟᱭ ᱠᱟᱹᱢᱤᱭᱮᱫᱼᱟ ᱚᱱᱟᱨᱮ ᱟᱵᱚ ᱵᱚᱦᱚᱜ ᱵᱟᱵᱚ ᱠᱷᱮᱲᱟᱣᱟ ᱡᱩᱫᱤ ᱚᱱᱟᱨᱮ ᱵᱚᱦᱚᱜ ᱵᱟᱵᱚ ᱵᱚ ᱠᱷᱮᱲᱟᱣ ᱠᱮᱜᱼᱟ ᱮᱱᱠᱷᱟᱱ ᱟᱵᱚᱣᱟᱜ ᱠᱟᱹᱢᱤ ᱯᱨᱚᱵᱷᱟᱵᱤᱛᱚᱜᱼᱟ ᱚᱱᱟᱛᱮ ᱦᱚᱲ ᱪᱮᱫ ᱮ ᱠᱟᱹᱢᱤᱭᱮᱫᱼᱟ ᱵᱟᱭ ᱠᱟᱹᱢᱤᱭᱮᱫᱼᱟ ᱚᱱᱟ ᱱᱚᱡᱚᱨ ᱱᱚᱡᱚᱨ ᱵᱟᱝ ᱮᱢ ᱠᱟᱛᱮ ᱱᱤᱡᱮᱨᱟᱜ ᱠᱟᱹᱢᱤ ᱪᱮᱛᱟᱱ ᱨᱮ ᱵᱤᱥᱛᱤ ᱱᱚᱡᱚᱨ ᱵᱚ ᱮᱢᱟ ᱱᱚᱜᱼᱚᱭ ᱱᱚᱝᱠᱟ ᱛᱤᱱᱟᱹᱜ ᱜᱟᱱ ᱯᱚᱭᱮᱱᱴ ᱢᱮᱱᱟᱜᱼᱟ ᱟᱵᱚ ᱦᱚᱲ ᱦᱚᱯᱚᱱ ᱥᱚᱠᱥᱮᱥ ᱵᱟ ᱥᱚᱯᱷᱚᱞᱛᱟᱭ ᱧᱟᱢ ᱦᱚᱪᱚ ᱵᱚᱱᱟ ᱛᱚᱵᱮ ᱱᱚᱜᱼᱚᱭ ᱱᱚᱝᱠᱟ ᱟᱹᱰᱤ ᱜᱟᱱ ᱠᱟᱛᱷᱟ ᱠᱷᱚᱱ ᱛᱤᱱᱟᱹᱜ ᱜᱟᱱ ᱠᱟᱛᱷᱟ ᱛᱤᱱᱟᱹᱜ ᱜᱟᱱ ᱩᱯᱟᱭ ᱟᱵᱚ ᱠᱚ ᱥᱟᱢᱟᱝ ᱨᱮ ᱛᱮᱦᱮᱧ ᱟᱹᱞᱤᱧ ᱞᱤᱧ ᱢᱮᱱ ᱠᱮᱜᱼᱟ ᱱᱚᱜᱼᱚ ᱱᱚᱣᱟ ᱠᱚᱜᱮ ᱟᱵᱚ ᱠᱟᱹᱢᱤ ᱞᱮᱠᱷᱟᱱ ᱢᱟᱲᱟᱝ ᱠᱷᱚᱱ ᱢᱟᱲᱟᱝ ᱥᱮᱫ ᱵᱚ ᱥᱮᱱ ᱫᱟᱲᱮᱭᱟᱜᱼᱟ ᱟᱵᱚ ᱥᱚᱯᱷᱚᱞᱛᱟ ᱵᱚ ᱧᱟᱢ ᱫᱟᱲᱮᱭᱟᱜᱼᱟ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ